ᱫᱤᱥ ᱦᱩᱫᱤᱥ ᱥᱟᱶᱛᱟ ᱟᱵᱮᱱ ᱤᱭᱩᱴᱩᱵᱽ ᱪᱮᱱᱮᱞ ᱠᱷᱚᱱ ᱥᱟᱱᱟᱢ ᱜᱟᱛᱮ ᱠᱚ ᱥᱟᱹᱜᱩᱱ ᱫᱟᱨᱟᱢ ᱜᱟᱛᱮ ᱠᱚ ᱛᱤᱦᱤᱧ ᱫᱚᱵᱚᱱ ᱵᱟᱲᱟᱭ ᱫᱟᱲᱮᱭᱟᱜᱼᱟ ᱥᱮ ᱵᱩᱡᱽ ᱫᱟᱲᱮᱭᱟᱜᱼᱟ ᱵᱚᱱ ᱟᱵᱚᱣᱟᱜ ᱡᱟᱦᱟᱸ ᱤᱞᱮᱠᱴᱨᱤ ᱵᱤᱞ ᱳᱭᱮᱥᱴ ᱵᱮᱝᱜᱚᱞ ᱨᱮᱱᱟᱜ ᱚᱱᱟ ᱟᱵᱚ ᱵᱤᱞ ᱪᱤᱠᱟᱹ ᱛᱮᱵᱚᱱ ᱪᱮᱠᱟ ᱡᱮ ᱛᱤᱱᱟᱹᱜ ᱦᱮᱡ ᱟᱠᱟᱱᱟ ᱚᱱᱞᱟᱭᱤᱱ ᱠᱷᱚᱱ ᱛᱚ ᱚᱱᱟ ᱞᱟᱹᱜᱤᱫ ᱱᱚᱣᱟ ᱵᱷᱤᱰᱤᱭᱳ ᱮᱛᱚᱦᱚᱵ ᱠᱷᱚᱱ ᱢᱩᱪᱟᱹᱫ ᱫᱷᱟᱹᱵᱤᱡ ᱧᱮᱞ ᱛᱟᱵᱚᱱ ᱯᱮ ᱛᱚ ᱜᱟᱛᱮ ᱠᱚᱵᱚᱱ ᱵᱟᱲᱟᱭ ᱫᱟᱲᱮᱭᱟᱜᱼᱟ ᱡᱮ ᱪᱤᱠᱟᱹᱛᱮ ᱟᱵᱚᱣᱟᱜ ᱤᱞᱮᱠᱴᱨᱤᱠ ᱵᱤᱞ ᱢᱳᱵᱟᱭᱤᱞ ᱠᱷᱚᱱ ᱵᱚᱱ ᱧᱮᱞ ᱫᱟᱲᱮᱭᱟᱜᱼᱟ ᱛᱚ ᱜᱟᱛᱮ ᱠᱚ ᱡᱚᱛᱚ ᱠᱷᱚᱱ ᱢᱟᱲᱟᱝ ᱟᱵᱚ ᱵᱚᱱ ᱪᱟᱞᱟᱜ ᱢᱟ ᱠᱨᱳᱢ ᱠᱷᱚᱱ ᱜᱩᱜᱚᱞ ᱛᱮ ᱤᱧ ᱠᱨᱳᱢᱤᱧ ᱪᱟᱞᱟᱜ ᱠᱟᱱᱟ ᱠᱨᱳᱢ ᱪᱟᱞᱟᱣ ᱠᱟᱛᱮᱫ ᱱᱚᱰᱮ ᱥᱟᱨᱪ ᱨᱮᱵᱚᱱ ᱚᱞ ᱢᱟ

ᱛᱚ ᱜᱟᱛᱮ ᱠᱚ ᱚᱞ ᱢᱮᱱᱟᱜ ᱟᱠᱟᱫᱟ ᱛᱚ ᱱᱚᱸᱰᱮ ᱯᱷᱟᱥᱴ ᱚᱭᱮᱵᱽᱥᱟᱭᱤᱴ ᱨᱮᱜᱮ ᱵᱚᱱ ᱡᱚᱴᱮᱫ ᱢᱟ ᱡᱚᱴᱮᱫ ᱠᱤᱫᱟᱹᱧ ᱡᱚᱴᱮᱫ ᱠᱟᱛᱮᱫ ᱜᱟᱛᱮ ᱠᱚ ᱱᱚᱸᱰᱮ ᱟᱵᱚ ᱞᱟᱛᱟᱨ ᱨᱮᱵᱚᱱ ᱧᱮᱞ ᱫᱟᱲᱮᱭᱟᱜ ᱠᱟᱱᱟ ᱚᱞ ᱢᱮᱱᱟᱜᱼᱟ ᱵᱷᱤᱭᱩ ᱵᱮᱞ ᱵᱚᱞᱮ ᱛᱚ ᱟᱵᱚ ᱱᱚᱸᱰᱮ ᱵᱷᱤᱭᱩ ᱵᱮᱞ ᱨᱮᱵᱚᱱ ᱡᱚᱴᱮᱫ ᱢᱟ ᱡᱚᱴᱮᱫ ᱠᱤᱫᱟᱹᱧ ᱜᱟᱛᱮ ᱠᱚ ᱡᱚᱴᱮᱫ ᱠᱟᱛᱮᱫ ᱱᱚᱸᱰᱮ ᱟᱵᱚ ᱠᱚᱱᱡᱩᱢᱟᱨ ᱟᱭᱰᱤ ᱟᱨ ᱤᱱᱥᱴᱚᱞᱮᱥᱚᱱ ᱱᱟᱢᱵᱟᱨ ᱚᱞ ᱦᱩᱭᱩᱜᱼᱟ ᱛᱚ ᱜᱟᱛᱮ ᱠᱚ ᱡᱟᱦᱟᱸ ᱟᱵᱚ ᱢᱟᱨᱮ ᱩᱨᱤᱡ ᱢᱮᱱᱟᱜ ᱟᱠᱟᱫ ᱛᱟᱵᱚᱱᱟ ᱟᱵᱚᱣᱟᱜ ᱵᱤᱨ ᱨᱮᱱᱟᱜ ᱠᱟᱜᱚᱡᱽ ᱡᱟᱦᱟᱸ ᱵᱚᱱ ᱡᱟᱦᱟᱸ ᱫᱚ ᱟᱹᱜᱩ ᱦᱚᱴᱚ ᱟᱠᱟᱫ ᱵᱚᱱᱟ ᱠᱚ ᱛᱚ ᱱᱚᱰᱮ ᱟᱵᱚ ᱚᱱᱟ ᱨᱮ ᱚᱞ ᱢᱮᱱᱟᱜ ᱟᱠᱟᱫᱟ ᱛᱚ ᱱᱚᱰᱮ ᱠᱚᱱᱡᱚᱢᱟᱨ ᱟᱭᱰᱤ ᱚᱞ ᱦᱩᱭᱩᱜᱼᱟ ᱛᱚ ᱤᱧᱤᱧ ᱚᱞ ᱮᱫᱟ ᱛᱚ ᱠᱚᱱᱡᱚᱢᱟᱨ ᱟᱭᱰᱤᱧ ᱚᱞ ᱠᱮᱫᱟ ᱱᱤᱛ ᱫᱚ ᱤᱱᱥᱴᱚᱞᱮᱥᱚᱱ ᱱᱟᱢᱵᱟᱨ ᱤᱧ ᱚᱞ ᱮᱫᱟ᱾ ᱚᱞ ᱠᱤᱫᱤᱧ ᱟᱨ ᱚᱱᱟ ᱞᱟᱛᱟᱨ ᱨᱮ ᱜᱟᱛᱮ ᱠᱚᱵᱚᱱ ᱧᱮᱞ ᱚᱞ ᱢᱮᱱᱟᱜᱼᱟ ᱠᱮᱯᱪᱟᱨ ᱟᱵᱚᱱ ᱱᱚᱰᱮ ᱡᱟᱦᱟᱸ ᱠᱮᱯᱪᱟᱨ ᱠᱳᱰ ᱢᱮᱱᱟᱜ ᱟᱠᱟᱫᱟ ᱪᱮᱛᱟᱱ ᱨᱮ ᱚᱱᱟ ᱧᱮᱞ ᱧᱮᱞ ᱛᱮᱵᱚᱱ ᱚᱞ ᱢᱟ

ᱤᱱᱵᱷᱚᱭᱮᱥ ᱱᱟᱢᱵᱟᱨ ᱚᱞ ᱢᱮᱱᱟᱜ ᱟᱠᱟᱫᱟ ᱛᱟᱨᱯᱚᱨ ᱚᱸᱰᱮ ᱵᱤᱞ ᱢᱟᱱᱛᱷ ᱢᱟᱱᱮ ᱢᱟᱥ ᱨᱮᱱᱟᱜ ᱚᱞ ᱢᱮᱱᱟᱜ ᱟᱠᱟᱫᱟ ᱚᱠᱟ ᱚᱠᱟ ᱢᱟᱥ ᱨᱮᱱᱟᱜ ᱢᱮᱱᱟᱜᱼᱟ ᱚᱸᱰᱮ ᱯᱷᱮᱵᱽᱨᱩᱣᱟᱨᱤ ᱢᱟᱨᱪ ᱮᱯᱨᱤᱞ ᱜᱟᱛᱮ ᱠᱚᱣᱟᱜ ᱱᱚᱣᱟ ᱥᱮᱫ ᱨᱮ ᱚᱞ ᱢᱮᱱᱟᱜ ᱟᱠᱟᱫᱟ ᱵᱷᱤᱭᱩ ᱰᱩ ᱰᱮᱴ ᱢᱟᱱᱮ ᱛᱤᱱᱟᱹᱜ ᱛᱟᱹᱨᱤᱠᱷ ᱨᱮ ᱚᱞ ᱢᱮᱱᱟᱜ ᱟᱠᱟᱫᱟ ᱜᱟᱛᱮ ᱠᱚ ᱯᱚᱱᱨᱚ ᱫᱩᱭ ᱫᱩ ᱦᱟᱡᱟᱨ ᱵᱟᱭᱤᱥ ᱚᱱᱟ ᱞᱟᱛᱟᱨ ᱨᱮ ᱟᱨᱚ ᱢᱮᱱᱟᱜ ᱟᱠᱟᱫᱟ ᱪᱳᱫᱽᱫᱳ ᱛᱤᱱ ᱫᱩ ᱦᱟᱡᱟᱨ ᱵᱟᱭᱤᱥ ᱛᱟᱭᱚᱢ ᱛᱮ ᱛᱮᱨᱚ ᱪᱟᱨ ᱫᱩ ᱦᱟᱡᱟᱨ ᱵᱟᱭᱤᱥ ᱛᱚ ᱜᱟᱛᱮ ᱠᱚᱵᱚᱱ ᱧᱮᱞ ᱫᱟᱲᱮᱭᱟᱜ ᱠᱟᱱᱟ ᱚᱸᱰᱮ ᱠᱷᱚᱡ ᱱᱚᱣᱟ ᱨᱮ ᱱᱚᱣᱟ ᱥᱟᱨ ᱚᱞ ᱢᱮᱱᱟᱜ ᱟᱠᱟᱫᱟ ᱵᱤᱞ ᱮᱢᱟᱣᱩᱱᱴ ᱵᱤᱯᱷᱚᱨ ᱰᱩ ᱰᱮᱴ ᱟᱨᱚ ᱱᱚᱣᱟ ᱥᱟᱨ ᱚᱞ ᱢᱮᱱᱟᱜ ᱟᱠᱟᱫᱟ ᱵᱤᱞ ᱮᱢᱟᱣᱩᱱᱴ ᱟᱯᱷᱴᱟᱨ ᱰᱩ ᱰᱮᱴ ᱰᱮ ᱵᱷᱤᱭᱩ ᱵᱤᱞ ᱛᱚ ᱜᱟᱛᱮ ᱠᱚᱵᱚᱱ ᱧᱮᱞ ᱫᱟᱲᱮᱭᱟᱜ ᱠᱟᱱᱟ ᱛᱚ ᱱᱚᱣᱟ ᱡᱩᱫᱤ ᱟᱵᱚ ᱞᱳᱰ ᱥᱟᱱᱟ ᱵᱚᱱᱟ ᱜᱟᱛᱮ ᱠᱚ ᱱᱚᱰᱮ ᱚᱞ ᱢᱮᱱᱟᱜ ᱟᱠᱟᱫᱟ ᱵᱷᱤᱭᱩ ᱵᱤᱞ ᱛᱚ ᱚᱸᱰᱮ ᱜᱮᱵᱚᱱ ᱡᱚᱴᱮᱫ ᱢᱟ ᱴᱷᱤᱠ ᱟᱪᱷᱮ ᱵᱷᱤᱭᱩ ᱵᱤᱞ ᱡᱟᱦᱟᱸᱴᱷᱮᱱ ᱚᱞ ᱢᱮᱱᱟᱜ ᱟᱠᱟᱫᱟ ᱛᱚ ᱯᱩᱭᱞᱩ ᱨᱮᱱᱟᱜ ᱤᱧ ᱡᱚᱴᱮᱫ ᱮᱫᱟ ᱜᱟᱛᱮ ᱠᱚ ᱛᱚ ᱰᱟᱣᱩᱱᱞᱳᱰ ᱞᱟᱹᱜᱤᱫ ᱡᱚᱴᱮᱫ ᱠᱤᱫᱟᱹᱧ ᱡᱚᱴᱮᱫ ᱠᱟᱛᱮ ᱰᱟᱣᱩᱱᱞᱳᱰ ᱮᱜᱮᱱ ᱛᱚ ᱜᱟᱛᱮ ᱠᱚᱵᱚᱱ ᱧᱮᱞ ᱫᱟᱲᱮᱭᱟᱜᱼᱟ ᱱᱚᱰᱮ ᱰᱨᱟᱭᱤᱵᱽ ᱯᱤ ᱰᱤ ᱮᱯᱷ ᱵᱷᱤᱭᱩᱣᱟᱨ ᱠᱟᱛᱮ ᱟᱵᱚ ᱵᱚᱱ ᱧᱮᱞ ᱫᱟᱲᱮᱭᱟᱜᱼᱟ ᱡᱮ ᱛᱤᱱᱟᱹᱜ ᱵᱤᱞ ᱦᱮᱡ ᱟᱠᱟᱱᱟ ᱛᱚ ᱜᱟᱛᱮ ᱠᱚ ᱱᱚᱰᱮ ᱚᱞ ᱢᱮᱱᱟᱜ ᱟᱠᱟᱫᱟ ᱴᱳᱴᱟᱞ ᱮᱢᱟᱣᱩᱱᱴ ᱯᱮᱵᱮᱞ ᱮᱴ ᱮ ᱴᱟᱭᱤᱢ ᱩᱭᱤᱛᱷᱤᱱ ᱯᱷᱟᱥᱴ ᱰᱩ ᱰᱮᱴ ᱨᱮᱥ ᱛᱚ ᱤᱧᱟᱝ ᱦᱮᱡ ᱟᱠᱟᱱᱟ ᱢᱤᱫ ᱦᱟᱡᱟᱨ ᱥᱟᱛ ᱴᱟᱠᱟ ᱜᱟᱛᱮ ᱠᱚ ᱚᱞ ᱢᱮᱱᱟᱜ ᱟᱠᱟᱫᱟ ᱛᱚ ᱜᱟᱛᱮ ᱠᱚᱵᱚᱱ ᱵᱩᱡᱽ ᱫᱟᱲᱮᱭᱟᱫᱟ ᱡᱮ ᱱᱚᱝᱠᱟ ᱠᱟᱛᱮ ᱟᱵᱚ ᱯᱤ ᱰᱤ ᱮᱯᱷ ᱠᱟᱛᱮ ᱦᱚᱸ ᱰᱟᱣᱩᱱᱞᱳᱰ ᱠᱟᱛᱮ ᱵᱚᱱ ᱧᱮᱞ ᱫᱟᱲᱮᱭᱟᱜᱼᱟ ᱡᱮ ᱛᱤᱱᱟᱹᱜ ᱵᱤᱞ ᱦᱮᱡ ᱟᱠᱟᱱᱟ ᱛᱚ ᱚᱱᱟ ᱠᱷᱚᱱ ᱞᱟᱛᱟᱨ ᱨᱮᱱᱟᱜ ᱦᱚᱸ ᱵᱚᱱ ᱧᱮᱞ ᱫᱟᱲᱮᱭᱟᱜ ᱠᱟᱱᱟ ᱱᱚᱰᱮ ᱢᱟᱨᱪ ᱨᱮᱱᱟᱜ ᱚᱱᱟ ᱠᱷᱚᱱ ᱞᱟᱛᱟᱨ ᱨᱮᱱᱟᱜ ᱮᱯᱨᱤᱞ ᱨᱮᱱᱟᱜ ᱛᱚ ᱜᱟᱛᱮ ᱠᱚ ᱱᱚᱰᱮ ᱢᱟᱱᱮ ᱯᱮ ᱢᱟᱥ ᱠᱟᱛᱮ ᱦᱤᱡᱩᱜᱼᱟ ᱥᱮ ᱯᱮ ᱢᱟᱥ ᱠᱟᱛᱮ ᱨᱮᱱᱟᱜ ᱢᱮᱱᱟᱜ ᱟᱠᱟᱫᱟ ᱯᱮ ᱢᱟᱥ ᱛᱚ ᱜᱟᱛᱮ ᱠᱚᱵᱚᱱ ᱵᱩᱡᱽ ᱫᱟᱲᱮᱭᱟᱫᱟ ᱡᱮ ᱪᱤᱠᱟᱛᱮ ᱤᱞᱮᱠᱴᱨᱤ ᱵᱤᱞ ᱵᱚᱱ ᱪᱮᱠ ᱫᱟᱲᱮᱭᱟᱜᱼᱟ ᱦᱮᱡ ᱞᱮᱱᱠᱷᱟᱱ ᱡᱚᱛᱚ ᱠᱚᱜᱮ ᱵᱚᱱ ᱵᱩᱡᱽ ᱫᱟᱲᱮᱭᱟᱫᱟ ᱥᱮᱵᱚᱱ ᱵᱟᱲᱟᱭ ᱫᱟᱲᱮᱭᱟᱫᱟ ᱴᱷᱤᱠ ᱜᱮᱭᱟ ᱟᱨ ᱡᱟᱦᱟᱸᱭ ᱡᱩᱫᱤ ᱵᱟᱯᱮ ᱵᱟᱲᱟᱭ ᱫᱟᱲᱮᱭᱟᱫᱟ ᱛᱚ ᱞᱟᱛᱟᱨ ᱨᱮ ᱠᱚᱢᱮᱱᱴ ᱛᱟᱵᱚᱱ ᱯᱮ ᱟᱯᱮ ᱟᱨᱚ ᱵᱟᱲᱟᱭ ᱦᱚᱪᱚ ᱨᱮᱱᱟᱜ ᱤᱧ ᱨᱤᱠᱟᱹᱭᱟ ᱛᱚ ᱡᱟᱦᱟᱸᱭ ᱱᱟᱣᱟ ᱜᱮ ᱠᱷᱟᱱ ᱫᱚᱯᱮ ᱥᱟᱵᱥᱠᱨᱟᱭᱤᱵᱽ ᱠᱟᱜ ᱯᱮ ᱟᱨ ᱠᱩᱥᱤᱭᱟᱜ ᱠᱷᱟᱱ ᱞᱟᱭᱤᱠ ᱯᱮ ᱟᱨ ᱜᱟᱛᱮ ᱠᱚ ᱵᱟᱲᱟᱭ ᱦᱚᱪᱚᱭ ᱞᱟᱹᱜᱤᱫ ᱥᱮᱭᱟᱨ ᱛᱟᱵᱚᱱ ᱯᱮ ᱟᱨ ᱵᱮᱞ ᱟᱭᱠᱚᱱ ᱦᱚᱸ ᱡᱚᱴᱮᱫ ᱛᱚᱨᱟᱭ ᱛᱟᱵᱚᱱ ᱯᱮ ᱡᱚᱛᱚ ᱠᱷᱚᱱ ᱞᱟᱦᱟᱨᱮ ᱵᱷᱤᱰᱤᱭᱳ ᱧᱟᱢ ᱞᱟᱹᱜᱤᱫ ᱴᱷᱤᱠ ᱜᱮᱭᱟ ᱜᱟᱛᱮ ᱠᱚ ᱢᱩᱪᱟᱹᱫ ᱨᱮ ᱡᱚᱛᱚ ᱠᱚᱜᱮ ᱫᱚᱦᱲᱟ ᱛᱮ ᱡᱚᱦᱟᱨ